ᱱᱮ ᱦᱚᱲ ᱡᱮ ᱱᱚᱣᱟ ᱵᱷᱤᱰᱭᱳ ᱫᱚ ᱚᱠᱚᱭ ᱦᱚᱸ ᱦᱮᱴ ᱞᱟᱹᱜᱤᱫ ᱥᱮ ᱚᱠᱚᱭ ᱦᱚᱸ ᱚᱯᱚᱢᱟᱱ ᱞᱟᱹᱜᱤᱫ ᱫᱚ ᱵᱟᱝ ᱵᱮᱱᱟᱣ ᱟᱠᱟᱱᱟ ᱱᱚᱣᱟ ᱫᱚ ᱡᱟᱥᱴ ᱤᱱᱴᱟᱨᱴᱮᱱᱢᱮᱱᱴ ᱯᱟᱨᱯᱟᱥ ᱛᱮ ᱵᱮᱱᱟᱣ ᱟᱠᱟᱱᱟ ᱤᱱᱟᱹᱛᱮ ᱚᱠᱚᱭ ᱦᱚᱸ ᱱᱚᱣᱟ ᱵᱷᱤᱰᱭᱳ ᱫᱚ ᱥᱤᱨᱤᱭᱟᱥᱞᱤ ᱟᱞᱚ ᱵᱚᱱ ᱤᱫᱤ ᱢᱟ ᱢᱟ ᱮᱱᱠᱷᱟᱱ ᱵᱷᱤᱰᱭᱳ ᱵᱚᱱ ᱥᱴᱟᱨᱴ ᱞᱮᱜᱮ ᱛᱚ ᱭᱟᱨ ᱜᱟᱛᱮ ᱠᱚ

ᱟᱨ ᱥᱟᱱᱟᱢ ᱞᱮᱠᱟᱱᱟᱜ ᱦᱚᱲᱟᱜ ᱢᱚᱱᱮ ᱨᱮ ᱨᱟᱹᱥᱠᱟᱹ ᱥᱟᱨᱥᱟᱜᱼᱟ ᱟᱨ ᱚᱱᱟᱛᱮ ᱨᱟᱢ ᱢᱟᱱᱰᱤ ᱥᱮᱨᱮᱧ ᱟᱡ ᱠᱟᱛᱮ ᱵᱟᱭ ᱰᱟᱱᱥᱟ ᱚᱠᱟ ᱞᱮᱠᱟ ᱦᱩᱭᱩᱜᱼᱟ ᱚᱱᱟ ᱫᱚ ᱴᱷᱤᱠ ᱜᱮᱭᱟ ᱯᱩᱨᱟᱹ ᱮᱢᱟᱜ ᱢᱮ ᱛᱚ ᱟᱸᱡᱚᱢ ᱠᱟᱜ ᱯᱮ ᱜᱟᱛᱮ ᱠᱚ ᱱᱚᱰᱮ ᱡᱟᱦᱟᱸ ᱛᱤᱱᱟᱹᱜ ᱰᱟᱱᱥ ᱠᱚ ᱦᱩᱭᱩᱜ ᱠᱟᱱᱟ ᱨᱟᱢ ᱢᱟᱱᱰᱤ ᱥᱴᱮᱡ ᱯᱟᱨᱯᱟᱥ ᱠᱚᱨᱮ ᱥᱮ ᱥᱴᱮᱡ ᱠᱮᱢᱯᱟᱥ ᱠᱚᱨᱮ ᱡᱟᱦᱟᱸ ᱛᱤᱱᱟᱹᱜ ᱢᱟᱱᱮ ᱰᱟᱱᱥ ᱦᱩᱭᱩᱜ ᱠᱟᱱᱟ ᱚᱱᱟ ᱠᱚᱫᱚ ᱡᱷᱚᱛᱚ ᱨᱟᱢ ᱢᱟᱱᱰᱤ ᱧᱮᱞ ᱠᱟᱛᱮ ᱜᱮᱠᱚ ᱯᱟᱞᱮᱱ ᱦᱚᱲ ᱫᱚᱠᱚ ᱥᱮᱬᱟ ᱠᱟᱭᱱᱟ ᱟᱨ ᱵᱟᱝᱠᱷᱟᱱ ᱱᱚᱝᱠᱟ ᱞᱮᱠᱟ ᱰᱟᱱᱥ ᱫᱚ ᱟᱠᱚ ᱚᱠᱚᱭ ᱠᱚ ᱰᱟᱱᱥ ᱞᱮᱫ ᱛᱟᱦᱮᱱᱟ ᱞᱟᱦᱟ ᱨᱟᱢ ᱢᱟᱱᱰᱤ ᱥᱮᱨᱮᱧ ᱡᱟᱦᱟᱸ ᱞᱮᱠᱟ ᱚᱱᱠᱟ ᱞᱮᱠᱟ ᱜᱮ ᱟᱡ ᱨᱮᱱ ᱢᱤᱭᱩᱡᱤᱥᱤᱭᱟᱱ ᱠᱚ ᱢᱟᱱᱮ ᱡᱷᱟᱠᱟᱥ ᱢᱤᱭᱩᱡᱤᱠ ᱵᱮᱱᱰ ᱡᱟᱦᱟᱸ ᱞᱮᱠᱟᱱ ᱢᱤᱭᱩᱡᱤᱠ ᱵᱮᱱᱰ ᱦᱚᱸ ᱵᱟᱝ ᱠᱟᱱᱟ ᱯᱩᱨᱟᱹ ᱡᱷᱟᱠᱟᱥ ᱛᱚ ᱟᱭᱟᱜ ᱥᱮᱨᱮᱧ ᱡᱟᱦᱟᱸ ᱞᱮᱠᱟ ᱚᱱᱠᱟ ᱞᱮᱠᱟᱜᱮ ᱩᱱᱠᱩ ᱦᱚᱸ ᱡᱷᱟᱠᱟᱥ ᱢᱤᱭᱩᱡᱤᱠ ᱵᱮᱱᱰ ᱢᱮᱱᱟᱜ ᱠᱚᱛᱟᱭᱟ ᱛᱚ ᱩᱵ ᱛᱚᱞ ᱨᱮᱭᱟᱜ ᱴᱟᱭᱤᱢ ᱦᱚᱸᱭᱟ ᱵᱟᱭ ᱮᱢ ᱠᱟᱜ ᱠᱚᱫᱚ ᱱᱚᱝᱠᱟᱭ ᱢᱟᱱᱮ ᱦᱚᱨᱚᱵᱚᱨᱚ ᱪᱟᱵᱟ ᱠᱟᱜ ᱠᱚᱣᱟ ᱨᱩ ᱨᱩ ᱛᱮ ᱩᱵ ᱛᱚᱞ ᱴᱟᱭᱤᱢ ᱦᱚᱸ ᱵᱟᱭ ᱱᱩᱭ ᱴᱷᱤᱡ ᱯᱮᱰ ᱢᱟᱥᱴᱟᱨ ᱧᱮᱞ ᱛᱟᱵᱚᱱ ᱯᱮ ᱚᱠᱟ ᱞᱮᱠᱟ ᱢᱟᱱᱮ ᱩᱵ ᱢᱩᱵ ᱠᱚ ᱛᱚᱞ ᱥᱚᱢᱚᱭ ᱦᱚᱸ ᱵᱟᱭ ᱮᱢ ᱠᱟᱭ ᱫᱮᱭᱟ ᱠᱚ ᱜᱷᱩᱲᱤ ᱜᱤᱰᱤ ᱠᱟᱛᱮ ᱯᱩᱨᱟᱹ ᱡᱷᱟᱠᱟᱥ ᱮᱢᱟᱜ ᱢᱮ ᱢᱮᱱ ᱯᱩᱨᱟᱹ ᱮᱠᱫᱚᱢ ᱡᱟᱠᱟᱛ ᱜᱮ ᱮᱢᱟᱜ ᱠᱟᱱᱟᱭ ᱵᱟᱝ ᱩᱱᱤ ᱦᱚᱸ ᱭᱟ ᱭᱟ ᱭᱟ ᱦᱟᱱᱮ ᱠᱟᱹᱴᱤᱡ ᱥᱟᱺᱜᱤᱧ ᱥᱮᱫ ᱨᱮ ᱧᱮᱞ ᱯᱮᱥᱮ ᱚᱠᱚᱭ ᱡᱮᱱᱚ ᱛᱩᱢᱫᱟᱜ ᱨᱩᱭᱮᱫ ᱞᱮᱠᱟ ᱧᱮᱞᱚᱜ ᱠᱟᱱᱟ ᱛᱩᱢᱫᱟᱜ ᱜᱮ ᱨᱩᱭᱟ ᱯᱩᱨᱟᱹ ᱱᱩᱭ ᱦᱚᱸ ᱢᱟᱱᱮ ᱨᱟᱢ ᱢᱟᱱᱰᱤ ᱧᱮᱞᱛᱮ ᱱᱚᱝᱠᱟ ᱰᱟᱱᱥ ᱠᱚ ᱪᱮᱫ ᱛᱟᱦᱮᱱᱟ ᱢᱟᱱᱮ ᱛᱩᱢᱫᱟᱜ ᱨᱩ ᱨᱩ ᱛᱮᱜᱮ ᱩᱱᱤ ᱵᱟᱭ ᱠᱩᱥ ᱫᱟᱲᱮᱭᱟᱜ ᱠᱟᱱᱟ ᱟᱫᱚ ᱢᱟᱱᱮ ᱛᱩᱢᱫᱟᱜ ᱮ ᱨᱩᱭᱮᱫᱟ ᱥᱮ ᱮᱠᱷᱚᱱ ᱢᱟᱱᱮ ᱯᱨᱳᱜᱨᱟᱢ ᱧᱮᱞ ᱦᱮᱡ ᱠᱟᱛᱮ ᱰᱟᱱᱥ ᱮᱫᱟᱭ ᱛᱚ ᱯᱩᱨᱟᱹ ᱪᱟᱯᱟᱫ ᱜᱤᱰᱤ ᱡᱟᱦᱟᱸ ᱞᱮᱠᱟ ᱢᱟᱱᱮ ᱰᱟᱱᱥ ᱰᱟᱱᱥ ᱛᱮ ᱛᱩᱢᱫᱟᱜ ᱮ ᱨᱩᱭᱮᱫ ᱨᱮᱦᱚᱸ ᱢᱮᱱᱠᱷᱟᱱ ᱟᱭᱟᱜ ᱢᱤᱭᱩᱡᱤᱠ ᱫᱚ ᱴᱷᱤᱠ ᱴᱷᱟᱠ ᱜᱮ ᱵᱚᱡᱟᱣ ᱫᱚᱦᱚ ᱟᱠᱟᱫ ᱛᱟᱭᱟ ᱛᱚ ᱟᱹᱰᱤ ᱟᱭᱢᱟ ᱥᱟᱨᱦᱟᱣ ᱚᱱᱟ ᱠᱷᱟᱹᱛᱤᱨ ᱢᱤᱫᱴᱮᱱ ᱞᱟᱭᱤᱠ ᱮᱢᱟ ᱛᱟᱵᱚᱱ ᱯᱮ ᱪᱤᱠᱟᱹᱛᱮ ᱮ ᱵᱟᱵᱟ ᱭᱟ ᱮᱞᱟᱝ ᱢᱟ ᱧᱮᱞᱚᱜ ᱠᱟᱱ ᱛᱟᱦᱮᱸ ᱥᱩᱫᱷᱩ ᱯᱮᱰ ᱢᱟᱥᱴᱟᱨ ᱟᱨ ᱛᱩᱢᱫᱟᱜ ᱨᱩᱭ ᱨᱮᱱ ᱜᱮᱠᱤᱱ ᱰᱟᱱᱥ ᱮᱫ ᱛᱟᱦᱮᱱᱟ ᱢᱮᱱᱠᱷᱟᱱ ᱱᱤᱛᱚᱜ ᱫᱚ ᱨᱟᱢ ᱢᱟᱱᱰᱤ ᱥᱟᱶ ᱥᱟᱶᱛᱮ ᱡᱟᱦᱟᱸᱭ ᱦᱮᱝᱠᱟᱨᱤᱱ ᱠᱚ ᱢᱮᱱᱟᱜ ᱠᱚᱣᱟ ᱡᱷᱚᱛᱚ ᱜᱮᱠᱚ ᱰᱮᱱᱥ ᱮᱫ ᱫᱚ ᱥᱴᱤᱞ ᱱᱚᱣᱟ ᱫᱚ ᱟᱨ ᱚᱠᱟ ᱞᱮᱠᱟᱱ ᱰᱟᱱᱥ ᱠᱟᱱᱟ ᱢᱟᱥᱮ

ᱯᱩᱨᱟᱹ ᱱᱮᱠᱥᱴ ᱞᱮᱵᱮᱞ ᱨᱮᱱᱟᱜ ᱦᱩᱭᱩᱜ ᱠᱟᱱᱟ ᱩᱱᱤ ᱥᱮᱞ ᱫᱚ ᱚᱠᱚᱭ ᱜᱮᱭᱟ ᱩᱱᱤ ᱫᱚ ᱟᱨ ᱵᱷᱟᱜᱤ ᱡᱩᱛ ᱢᱟᱱᱮ ᱠᱮᱢᱮᱨᱟ ᱥᱮᱫ ᱧᱮᱞ ᱠᱟᱛᱮ ᱠᱚᱱᱯᱷᱟᱨᱢ ᱧᱚᱜᱚᱜ ᱠᱟᱱᱟ ᱡᱮ ᱵᱟᱹᱧ ᱰᱮᱱᱥ ᱨᱮᱦᱚᱸ ᱠᱮᱢᱮᱨᱟ ᱨᱮ ᱧᱮᱞᱚᱜ ᱠᱟᱱᱟ ᱥᱮ ᱵᱟᱝᱟ ᱢᱟᱱᱮ ᱩᱱᱤ ᱫᱚ ᱠᱮᱢᱮᱨᱟ ᱠᱚ ᱧᱮᱞ ᱠᱟᱛᱮ ᱠᱟᱹᱴᱤᱡ ᱠᱚᱱᱯᱷᱟᱨᱢ ᱧᱚᱜᱚᱜ ᱠᱟᱱᱟ ᱡᱮ ᱤᱧ ᱫᱚ ᱠᱮᱢᱮᱨᱟ ᱴᱷᱤᱠ ᱴᱷᱟᱠ ᱧᱮᱞᱚᱜ ᱠᱟᱱᱟ ᱥᱮ ᱵᱟᱝ ᱜᱮᱭᱟ ᱵᱟᱹᱧ ᱰᱮᱱᱥ ᱮᱫ ᱨᱮᱦᱚᱸ ᱤᱧ ᱦᱚᱸ ᱠᱮᱢᱮᱨᱟ ᱨᱟᱠᱟᱵ ᱤᱧ ᱛᱮ ᱦᱚᱸᱜᱼᱚ ᱱᱚᱝᱠᱟ ᱫᱚ ᱪᱮᱫ ᱜᱮᱭᱟ ᱢᱤᱣᱡᱤᱥᱤᱭᱟᱱ ᱠᱚ ᱢᱟᱱᱮ

ᱱᱚᱣᱟ ᱰᱟᱥ ᱫᱚ ᱯᱩᱨᱟᱹ ᱤᱧ ᱡᱟᱦᱟᱸ ᱥᱟᱯᱳᱨᱴ ᱤᱧ ᱢᱟᱛᱟᱵᱤᱱ ᱠᱟᱱᱟ ᱥᱮᱭ ᱨᱮᱥ ᱞᱮᱵᱮᱞ ᱟᱵᱤᱱ ᱰᱟᱥ ᱱᱚᱣᱟ ᱰᱟᱱᱥ ᱠᱚ ᱧᱮᱞ ᱵᱟᱲᱟ ᱠᱟᱛᱮ ᱵᱩᱡᱷᱟᱹᱜ ᱠᱟᱱᱟ ᱡᱮ ᱦᱮᱝᱠᱟᱨᱤᱝ ᱥᱮ ᱯᱨᱳᱜᱨᱟᱢ ᱪᱟᱪᱞᱟᱣ ᱦᱚᱸ ᱯᱟᱞᱮᱱ ᱨᱟᱢᱫᱟ ᱧᱮᱞ ᱠᱟᱛᱮ ᱱᱟᱥᱮᱱᱟᱜ ᱨᱮᱦᱚᱸ ᱰᱟᱱᱥ ᱮ ᱪᱮᱫ ᱠᱟᱭᱱᱟ ᱦᱩᱸ ᱢᱟᱱᱟ ᱵᱟᱛᱟᱣ ᱦᱩᱭᱩᱜ ᱟᱭᱟ ᱨᱟᱢᱫᱟ ᱟᱨ ᱱᱩᱭ ᱦᱮᱝᱠᱟᱨᱤᱝ ᱦᱚᱲᱟᱜ ᱱᱩᱭᱟᱜ ᱰᱟᱱᱥ ᱱᱚᱣᱟ ᱰᱟᱱᱥ ᱧᱮᱞ ᱠᱟᱛᱮ ᱟᱨ ᱢᱤᱫ ᱦᱚᱲ ᱡᱟᱦᱟᱸ ᱥᱴᱮᱡᱽ ᱨᱮ ᱛᱟᱦᱮᱸ ᱠᱟᱱᱟ ᱩᱱᱤ ᱢᱮᱱᱟᱭᱟ ᱤᱧ ᱦᱚᱸ ᱠᱟᱨᱤᱧ ᱠᱚᱢᱟ ᱤᱧ ᱦᱚᱸ ᱱᱚᱝᱠᱟᱱᱟᱜ ᱰᱟᱱᱥ ᱫᱚᱧ ᱰᱟᱱᱥ ᱫᱟᱲᱮᱭᱟᱜᱼᱟ ᱤᱱᱟᱹᱛᱮ ᱢᱮᱱᱟ ᱧᱮᱞ ᱛᱟᱵᱚᱱ ᱯᱮ ᱱᱩᱭ ᱯᱟᱹᱨᱤ ᱦᱚᱸ ᱚᱱᱠᱟ ᱞᱮᱠᱟᱜᱮ ᱰᱟᱱᱥ ᱮᱫᱼᱟ ᱯᱩᱨᱟᱹ

ᱟᱨ ᱱᱚᱜᱼᱚ ᱱᱚᱝᱠᱟᱱ ᱰᱟᱱᱥ ᱰᱟᱱᱥ ᱛᱮ ᱢᱤᱭᱩᱡᱤᱠ ᱵᱟᱡᱟᱣ ᱨᱮᱱ ᱢᱤᱭᱩᱡᱤᱥᱤᱭᱟᱱ ᱫᱚ ᱠᱷᱩᱵ ᱠᱚᱢ ᱜᱮ ᱧᱮᱞ ᱠᱟᱱᱟ ᱤᱧ ᱫᱚ ᱯᱩᱨᱟᱹ ᱱᱮᱠᱥᱴ ᱞᱮᱵᱮᱞ ᱨᱮᱭᱟᱜ ᱠᱟᱱᱟ ᱱᱚᱣᱟ ᱰᱟᱱᱥ ᱟᱨ ᱱᱚᱣᱟ ᱢᱤᱭᱩᱡᱤᱠ ᱫᱚ ᱪᱚᱞᱚ ᱧᱮᱞ ᱛᱟᱵᱮᱱ ᱯᱩᱨᱟᱹ ᱡᱟᱦᱟᱸ ᱞᱮᱠᱟᱱ ᱥᱮᱨᱮᱧ ᱚᱱᱠᱟ ᱞᱮᱠᱟᱱᱟᱜ ᱢᱤᱭᱩᱡᱤᱠ ᱢᱟᱱᱮ ᱡᱟᱦᱟᱸ ᱞᱮᱠᱟᱱ ᱥᱮᱨᱮᱧ ᱚᱱᱠᱟ ᱞᱮᱠᱟᱱ ᱰᱟᱱᱥ ᱟᱨ ᱚᱱᱠᱟ ᱞᱮᱠᱟᱱᱟᱜ ᱢᱤᱭᱩᱡᱤᱠ ᱮᱢ ᱫᱟᱲᱮᱭᱟᱜ ᱠᱟᱱᱟ ᱛᱚ ᱚᱱᱟ ᱠᱷᱟᱹᱛᱤᱨ ᱱᱩᱭ ᱯᱮᱰ ᱢᱟᱥᱴᱟᱨ ᱞᱟᱹᱜᱤᱫ ᱢᱟᱱᱮ ᱯᱮᱰ ᱢᱟᱥᱴᱟᱨ ᱞᱟᱹᱜᱤᱫ ᱯᱩᱨᱟᱹ ᱯᱩᱨᱤ ᱫᱟᱵᱟᱣ ᱠᱟᱛᱮ ᱞᱟᱭᱤᱠ ᱛᱟᱵᱚᱱ ᱯᱮ ᱱᱚᱣᱟ ᱵᱷᱤᱰᱤᱭᱳ ᱟᱨ ᱮ ᱠᱚᱢᱤᱴᱤ ᱠᱚᱲᱟ ᱠᱚ ᱪᱮᱫ ᱯᱮ ᱪᱤᱠᱟᱹᱭᱮᱫᱼᱟ ᱤᱧ ᱟᱯᱮ ᱴᱷᱮᱱ ᱱᱮᱦᱚᱨ ᱟᱯᱮ ᱠᱟᱱᱟ ᱡᱮ ᱱᱩᱭ ᱢᱤᱫᱴᱮᱱ ᱠᱷᱩᱱᱴᱤ ᱜᱟᱲᱟᱣ ᱛᱟᱦᱮᱱᱟ ᱠᱷᱩᱱᱴᱤ ᱨᱮ ᱛᱚᱞᱮ ᱯᱮ ᱟᱨ ᱵᱟᱝᱠᱷᱟᱱ ᱛᱮᱦᱮᱧ ᱫᱚᱱ ᱫᱚᱱ ᱛᱮ ᱥᱴᱤᱠ ᱢᱟᱭ ᱨᱟᱹᱯᱩᱫ ᱛᱟᱯᱮ ᱞᱟᱥᱴᱮ ᱯᱮᱰ ᱠᱚᱨᱮᱱᱟᱜ ᱦᱚᱸ ᱵᱟᱨᱚᱴᱟᱭ ᱵᱟᱡᱟᱣᱟ ᱟᱪᱪᱷᱟ ᱨᱟᱢᱫᱟ ᱟᱢ ᱴᱷᱮᱱ ᱢᱤᱫᱴᱮᱱ ᱠᱩᱠᱞᱤ ᱢᱮᱱᱟᱜ ᱛᱤᱧᱟ ᱤᱭᱟ ᱟᱪᱪᱷᱟ ᱨᱟᱢᱫᱟ ᱤᱭᱟ ᱩᱱᱤ ᱯᱮᱰ ᱢᱟᱥᱴᱟᱨ ᱟᱨ ᱟᱢᱛᱮ ᱚᱱᱟ ᱜᱤᱨᱤ ᱵᱤᱱ ᱛᱟᱭᱚᱢ ᱫᱷᱟᱨᱮ ᱛᱤᱱ ᱵᱳᱛᱚᱞ ᱯᱟᱹᱣᱨᱟᱹ ᱵᱤᱱ ᱧᱩ ᱞᱮᱜᱼᱟ ᱦᱮᱸ ᱵᱟᱝᱟ ᱞᱟᱹᱭ ᱫᱤᱧ ᱛᱤᱱ ᱵᱳᱛᱚᱞ ᱯᱟᱹᱣᱨᱟᱹ ᱵᱤᱱ ᱧᱩ ᱞᱮᱜᱼᱟ ᱤᱱᱟᱹ ᱛᱮᱜᱮ ᱥᱮ ᱩᱱᱤ ᱫᱚ ᱱᱚᱝᱠᱟᱭ ᱨᱩᱭᱮᱜᱼᱟ ᱵᱟᱹᱧ ᱧᱩ ᱠᱟᱜᱼᱟ ᱮᱲᱮ ᱠᱟᱛᱷᱟᱢ ᱞᱟᱹᱭᱮᱜᱼᱟ ᱭᱟᱨ ᱟᱢᱫᱟ ᱯᱟᱹᱣᱨᱟᱹ ᱵᱤᱱ ᱧᱩ ᱠᱟᱜᱼᱟ ᱵᱳᱛᱚᱞ ᱫᱚ ᱚᱠᱚᱭ ᱫᱚᱦᱚ ᱠᱟᱜᱼᱟ ᱚᱸᱰᱮ ᱢᱟ ᱠᱚᱢᱤᱴᱤ ᱠᱚᱲᱟ ᱦᱚᱸ ᱵᱟᱠᱚ ᱥᱮᱱᱚᱜ ᱜᱮᱭᱟ ᱡᱚᱨᱩᱨ ᱟᱹᱵᱤᱱ ᱜᱮᱵᱤᱱ ᱧᱩ ᱠᱟᱫᱟ ᱤᱱᱟᱹ ᱛᱮᱜᱮ ᱥᱮ ᱱᱚᱜᱼᱚ ᱱᱚᱝᱠᱟ ᱰᱟᱱᱥ ᱟᱛᱮ ᱢᱤᱣᱡᱤᱠ ᱵᱤᱱ ᱵᱟᱡᱟᱣ ᱟᱨ ᱰᱟᱱᱥ ᱟᱛᱮ ᱵᱤᱱ ᱥᱮᱨᱮᱧᱮᱜᱼᱟ ᱯᱩᱨᱟᱹ ᱱᱮᱠᱥᱴ ᱞᱮᱵᱮᱞ ᱨᱮᱭᱟᱜ

ᱯᱩᱨᱟᱹ ᱞᱮᱫᱟ ᱠᱚ ᱥᱟᱞᱟ ᱟᱞᱮ ᱫᱚ ᱯᱚᱭᱥᱟ ᱫᱤᱭᱮ ᱦᱮᱡ ᱟᱠᱟᱱᱟ ᱜᱨᱤ ᱨᱩᱢ ᱨᱮ ᱛᱟᱦᱮᱸ ᱞᱟᱹᱜᱤᱫ ᱛᱮ ᱵᱟᱝ ᱨᱟᱢᱫᱟ ᱟᱨ ᱪᱩᱱᱟᱫᱟ ᱛᱟᱹᱠᱤᱱ ᱥᱴᱮᱡ ᱠᱤᱱ ᱠᱟᱯᱟᱣ ᱠᱟᱜᱼᱟ ᱟᱵᱚ ᱫᱚ ᱪᱮᱫ ᱜᱨᱤ ᱨᱩᱢ ᱨᱮ ᱠᱟᱱᱛᱷᱟ ᱚᱡᱚᱜ ᱠᱟᱛᱮ ᱵᱚᱱ ᱫᱩᱲᱩᱵ ᱛᱷᱤᱨ ᱠᱚᱜᱼᱟ ᱛᱚ ᱭᱟᱨ ᱥᱟᱹᱨᱤ ᱜᱮ ᱨᱟᱢᱫᱟ ᱟᱢᱟᱜ ᱥᱮᱨᱮᱧ ᱨᱮᱭᱟᱜ ᱛᱩᱞᱚᱱᱟ ᱵᱟᱹᱱᱩᱜ ᱢᱟᱱᱮ ᱚᱠᱚᱭ ᱦᱚᱸ ᱵᱟᱫ ᱵᱟᱢ ᱫᱚᱦᱚ ᱠᱟᱜ ᱠᱚᱫᱚ ᱥᱟᱱᱟᱢ ᱞᱮᱠᱟᱱ ᱦᱚᱲᱮᱢ ᱫᱚᱱ ᱦᱚᱪᱚᱭᱮᱫ ᱠᱚᱣᱟ ᱢᱟᱱᱮ ᱢᱤᱣᱡᱤᱥᱤᱭᱟᱱ ᱢᱟ ᱞᱟᱦᱟᱛᱮᱢ ᱫᱚᱱ ᱦᱚᱪᱚ ᱠᱟᱜ ᱠᱚᱣᱟ ᱦᱮᱝᱠᱟᱨᱤᱱ ᱠᱚᱢᱟ ᱞᱟᱦᱟᱛᱮᱢ ᱫᱚᱱ ᱦᱚᱪᱚ ᱠᱟᱜᱼᱟ ᱢᱮᱱᱠᱷᱟᱱ ᱜᱨᱤ ᱨᱩᱢ ᱨᱮ ᱛᱟᱦᱮᱱ ᱦᱚᱲ ᱜᱮ ᱥᱚᱡᱷᱮ ᱥᱴᱮᱡ ᱛᱮᱢ ᱫᱮᱡ ᱦᱚᱪᱚ ᱠᱟᱜ ᱠᱚᱣᱟ

ᱡᱟᱦᱟᱸ ᱨᱮ ᱨᱟᱢᱫᱟᱭ ᱛᱟᱦᱮᱱᱟ ᱚᱸᱰᱮ ᱡᱩᱫᱤ ᱡᱷᱟᱠᱟᱥ ᱢᱤᱣᱡᱤᱠ ᱵᱮᱱᱰ ᱠᱚ ᱛᱟᱦᱮᱱᱟ ᱢᱮᱱᱠᱷᱟᱱ ᱚᱸᱰᱮᱱᱟᱜ ᱯᱨᱳᱜᱨᱟᱢ ᱫᱚ ᱥᱮᱨᱚᱠᱚᱢ ᱢᱟᱱᱮ ᱱᱮᱠᱥᱴ ᱞᱮᱵᱮᱞ ᱨᱮᱭᱟᱜ ᱦᱩᱭᱩᱜᱼᱟ ᱟᱨ ᱚᱱᱟᱛᱮ ᱥᱟᱱᱟᱢ ᱠᱚᱴᱷᱮᱱ ᱱᱮᱦᱚᱨ ᱱᱚᱣᱟ ᱵᱷᱤᱰᱤᱭᱳ ᱥᱮᱭᱟᱨ ᱛᱟᱵᱚᱱ ᱯᱮ ᱜᱟᱛᱮ ᱠᱚ ᱥᱟᱶ ᱟᱨ ᱥᱤᱨᱤᱭᱟᱥᱞᱤ ᱚᱠᱚᱭ ᱟᱞᱚᱯᱮ ᱦᱟᱛᱟᱣᱟ ᱱᱚᱣᱟ ᱵᱷᱤᱰᱤᱭᱳ ᱨᱮᱱᱟᱜ ᱠᱟᱛᱷᱟ ᱠᱚ ᱟᱨ ᱡᱟᱦᱟᱸ ᱠᱚ ᱱᱚᱣᱟ ᱪᱮᱱᱮᱞ ᱨᱮᱯᱮ ᱱᱟᱣᱟ ᱜᱮ ᱛᱟᱵᱚᱱᱟ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵ ᱫᱚ ᱮᱠᱟᱞ ᱟᱞᱚᱯᱮ ᱦᱤᱲᱤᱧ ᱛᱟᱵᱚᱱᱟ ᱟᱨ ᱢᱟ ᱮᱱᱠᱷᱟᱱ ᱥᱟᱱᱟᱢ ᱠᱚ ᱡᱚᱦᱟᱨ